ᱦᱚᱲ ᱠᱚ ᱮᱲᱮ ᱠᱟᱛᱮ ᱡᱟᱦᱟᱸ ᱛᱤᱱᱟᱹᱜ ᱜᱮᱢ ᱦᱩᱞᱟᱹᱥᱚᱜ ᱨᱮᱦᱚᱸ ᱢᱤᱫ ᱫᱤᱱ ᱚᱱᱟ ᱠᱚᱨᱮᱱᱟᱝ ᱦᱤᱥᱟᱹᱵ ᱮᱢᱚᱜ ᱦᱩᱭᱟᱢᱟ ᱱᱚᱣᱟ ᱫᱷᱟᱹᱨᱛᱤ ᱨᱮᱜᱮ ᱛᱮᱦᱮᱧ ᱫᱷᱟᱹᱵᱤᱡ ᱚᱠᱚᱭ ᱦᱚᱸ ᱵᱟᱝ ᱠᱚ ᱯᱩᱪᱩᱡ ᱟᱠᱟᱱᱟ ᱥᱮ ᱵᱟᱝ ᱠᱚ ᱯᱩᱪᱩᱡᱚᱜᱼᱟ ᱪᱮᱫᱟᱜ ᱡᱮ ᱚᱠᱛᱮ ᱟᱡᱟᱜ ᱟᱹᱪᱩᱨᱚᱜ ᱛᱮᱜᱮ ᱵᱤᱪᱟᱹᱨ ᱢᱮᱭᱟ ᱟᱢᱟᱜ ᱢᱩᱦᱤᱢ ᱟᱢᱟᱜ ᱢᱩᱥᱠᱤᱞ ᱟᱢᱜᱮ ᱥᱟᱢᱵᱲᱟᱣ ᱦᱩᱭᱟᱢᱟ ᱧᱮᱧᱮᱞ ᱦᱚᱲ ᱠᱚᱢᱟ ᱵᱟᱨ ᱯᱚᱫ ᱨᱚᱲ ᱚᱴᱚ ᱠᱟᱛᱮ ᱠᱚ ᱥᱮᱱᱚᱜᱼᱟ ᱵᱟᱨ ᱵᱚᱭᱦᱟ ᱨᱮᱵᱤᱱ ᱨᱚᱯᱚᱲ ᱡᱷᱚᱜᱚᱲᱚᱜ ᱠᱷᱟᱱ ᱯᱷᱟᱭᱫᱟ ᱦᱩᱭᱩᱜᱼᱟ ᱵᱟᱨᱦᱮ ᱦᱚᱲᱟᱜ ᱜᱮ ᱞᱟᱦᱟᱱᱛᱤ ᱨᱮᱱᱟᱝ ᱰᱟᱦᱟᱨ ᱨᱮ ᱛᱟᱲᱟᱢ ᱚᱠᱛᱮ ᱪᱷᱟᱴᱠᱟ ᱯᱤᱪᱷᱤ ᱥᱮᱛᱟᱢ ᱧᱟᱢ ᱠᱚᱣᱟ ᱩᱱᱠᱩ ᱡᱚᱛᱚ ᱮᱨᱮᱲ ᱠᱟᱛᱮ ᱞᱟᱦᱟ ᱤᱫᱤᱜ ᱢᱮ ᱥᱮᱛᱟ ᱞᱟᱜᱟ ᱨᱮ ᱚᱠᱛᱮᱢ ᱵᱚᱨᱵᱟᱫ ᱞᱮᱠᱷᱟᱱ ᱟᱢᱟᱜ ᱥᱮᱴᱮᱨᱚᱜ ᱴᱷᱟᱶ ᱨᱮ ᱵᱟᱢ ᱥᱮᱴᱮᱨ ᱫᱟᱲᱮᱭᱟᱜᱼᱟ ᱴᱟᱠᱟ ᱛᱟᱦᱮᱱ ᱠᱷᱟᱱ ᱦᱚᱲᱮᱢ ᱠᱤᱨᱤᱧ ᱫᱟᱲᱮᱭᱟᱠᱚᱣᱟ ᱴᱟᱠᱟ ᱵᱟᱭ ᱛᱟᱦᱮᱱ ᱠᱷᱟᱱ ᱦᱚᱲᱮᱢ ᱪᱤᱱᱦᱟᱹᱣ ᱫᱟᱲᱮᱭᱟᱠᱚᱣᱟ ᱚᱠᱟ ᱫᱷᱟᱹᱨᱛᱤ ᱛᱮᱦᱮᱧᱮᱢ ᱫᱩᱞᱟᱹᱲᱟᱜ ᱠᱟᱱᱟ ᱢᱤᱫ ᱫᱤᱱ ᱚᱱᱟ ᱫᱷᱟᱹᱨᱛᱤ ᱵᱟᱹᱜᱤ ᱠᱟᱛᱮ ᱥᱮᱱᱚᱜ ᱦᱩᱭ ᱟᱢᱟ ᱡᱚᱠᱷᱚᱱ ᱟᱢᱮᱢ ᱦᱟᱲᱟᱢᱚᱜᱼᱟ ᱪᱮᱫᱟᱜ ᱡᱮ ᱱᱚᱣᱟ ᱫᱷᱟᱹᱨᱛᱤ ᱟᱢᱟᱜ ᱡᱩᱣᱟᱹᱱ ᱟᱨ ᱟᱢᱟᱜ ᱟᱹᱭᱫᱟᱹᱨᱤ ᱨᱮᱱᱟᱝ ᱜᱮ ᱦᱤᱥᱟᱹᱵᱟ ᱱᱟᱯᱟᱭ ᱡᱤᱱᱤᱥ ᱟᱹᱰᱤ ᱫᱤᱱ ᱵᱟᱭ ᱛᱟᱦᱮᱱᱟ ᱦᱩᱭ ᱫᱟᱲᱮᱭᱟᱜᱼᱟ ᱚᱱᱟ ᱵᱚᱫᱚᱞᱚᱜᱼᱟ ᱵᱟᱝᱠᱷᱟᱱ ᱟᱫᱚᱜᱼᱟ ᱟᱨ ᱵᱟᱝᱠᱷᱟᱱ ᱟᱨ ᱚᱠᱚᱭᱟᱜ ᱦᱩᱭᱩᱜᱼᱟ ᱞᱮᱠᱟᱱ ᱦᱚᱲ ᱫᱚ ᱚᱠᱚᱭ ᱦᱚᱸ ᱵᱟᱭ ᱵᱷᱟᱫᱮᱥ ᱠᱚᱣᱟ ᱵᱮᱞᱮᱠ ᱦᱚᱲ ᱜᱮ ᱮᱴᱟᱜ ᱦᱚᱲᱟᱜ ᱠᱚ ᱵᱷᱟᱫᱮᱥ ᱵᱟᱲᱟᱭᱟ ᱱᱤᱡᱮᱨᱟᱜ ᱫᱩᱠ ᱮᱢ ᱟᱹᱭᱠᱟᱹᱣ ᱫᱟᱲᱮᱭᱟᱜ ᱠᱷᱟᱱ ᱟᱢ ᱫᱚᱢ ᱡᱤᱣᱤᱫ ᱜᱮᱭᱟ ᱟᱨ ᱮᱴᱟᱜ ᱦᱚᱲᱟᱜ ᱫᱩᱠ ᱮᱢ ᱟᱹᱭᱠᱟᱹᱣ ᱫᱟᱲᱮᱭᱟᱜ ᱠᱟᱱ ᱠᱷᱟᱱ ᱟᱢ ᱫᱚ ᱢᱟᱹᱱᱢᱤ ᱠᱟᱱᱟᱢ ᱵᱷᱟᱜᱮ ᱦᱚᱲ ᱠᱚ ᱥᱟᱶ ᱨᱮ ᱛᱟᱦᱮᱱ ᱢᱮ ᱟᱢ ᱟᱹᱠᱤᱞ ᱨᱮᱢ ᱱᱤᱡᱩᱨ ᱜᱮ ᱨᱮᱦᱚᱸ ᱚᱠᱛᱮ ᱱᱟᱹᱯᱤᱛ ᱨᱮ ᱵᱷᱟᱜᱮ ᱪᱮᱦᱟᱣᱱᱟᱭ ᱮᱢᱟᱢ ᱜᱮᱭᱟ ᱠᱤᱪᱷᱩ ᱫᱤᱱ ᱞᱟᱦᱟ ᱨᱮᱱᱟᱝ ᱠᱟᱛᱷᱟ ᱤᱧ ᱵᱟᱵᱟᱭ ᱞᱟᱹᱭᱟᱹᱧ ᱠᱟᱱ ᱛᱟᱦᱮᱸᱫ ᱡᱤᱵᱚᱱ ᱨᱮ ᱯᱮᱭᱟ ᱠᱟᱛᱷᱟ ᱛᱤᱥ ᱦᱚᱸ ᱟᱞᱚᱢ ᱮᱲᱟᱝᱟ ᱯᱳᱭᱞᱳ ᱵᱷᱟᱜᱮ ᱡᱚᱢᱟᱜ ᱡᱚᱢ ᱢᱮ ᱫᱚᱥᱟᱨ ᱵᱷᱟᱜᱮ ᱟᱴᱮᱫ ᱨᱮ ᱡᱟᱭᱜᱟᱜ ᱢᱮ ᱛᱮᱥᱟᱨ ᱱᱟᱯᱟᱭ ᱚᱲᱟᱜ ᱨᱮ ᱛᱟᱦᱮᱱ ᱢᱮ ᱵᱟᱵᱟᱧ ᱠᱩᱞᱤ ᱠᱮᱫᱮᱭᱟ ᱟᱵᱚ ᱢᱟ ᱨᱮᱸᱜᱮᱡ ᱦᱚᱲ ᱱᱚᱣᱟ ᱠᱚᱫᱚ ᱪᱤᱠᱟᱹᱛᱮ ᱦᱩᱭ ᱠᱮᱭᱟ ᱵᱟᱵᱟᱭ ᱛᱮᱞᱟ ᱟᱫᱤᱧᱟ ᱡᱚᱠᱷᱚᱱ ᱟᱸᱴ ᱨᱮᱸᱜᱮᱡ ᱢᱮᱭᱟ ᱩᱱ ᱨᱮᱜᱮ ᱡᱚᱢ ᱢᱮ ᱚᱠᱟᱴᱟᱜ ᱮᱢ ᱡᱚᱢᱟ ᱚᱱᱟ ᱜᱮ ᱦᱩᱭᱩᱜᱼᱟ ᱡᱚᱛᱚ ᱠᱷᱚᱱ ᱱᱟᱯᱟᱭ ᱡᱚᱢᱟ ᱡᱚᱠᱷᱚᱱ ᱠᱟᱹᱢᱤ ᱠᱟᱹᱢᱤ ᱛᱮᱢ ᱞᱟᱸᱜᱟᱜᱼᱟ ᱩᱱ ᱡᱚᱦᱚᱜ ᱡᱟᱹᱯᱤᱫ ᱢᱮ ᱚᱠᱟᱨᱮᱢ ᱡᱟᱹᱯᱤᱫᱟ ᱚᱱᱟ ᱜᱮ ᱦᱩᱭᱩᱜᱼᱟ ᱱᱟᱯᱟᱭ ᱟᱴᱮᱫ ᱡᱚᱠᱷᱚᱱ ᱦᱚᱲ ᱠᱚ ᱥᱟᱶᱨᱮ ᱦᱮᱞᱢᱮᱞ ᱨᱮᱢ ᱛᱟᱦᱮᱱᱟ ᱵᱷᱟᱜᱮ ᱪᱚᱞᱚᱱ ᱢᱮ ᱵᱷᱟᱜᱮ ᱨᱚᱲ ᱵᱷᱟᱜᱮ ᱵᱮᱵᱷᱟᱨ ᱛᱮ ᱦᱚᱲ ᱠᱚᱣᱟᱜ ᱚᱱᱛᱚᱨ ᱨᱮ ᱵᱟᱥᱟᱜ ᱢᱮ ᱱᱚᱣᱟ ᱜᱮ ᱦᱩᱭᱩᱜᱼᱟ ᱡᱚᱛᱚ ᱠᱷᱚᱱ ᱵᱷᱟᱜᱮ ᱚᱲᱟᱜ ᱟᱨ ᱱᱟᱯᱟᱭ ᱫᱚᱞᱟᱱ᱾